ᱵᱟᱭ ᱵᱟᱭ ᱠᱚ ᱢᱮ ᱵᱟᱭ ᱵᱟᱭ ᱥᱟᱱᱟᱢ ᱠᱚ ᱟᱨ ᱟᱹᱞᱤᱧ ᱫᱚ ᱯᱮᱲᱟ ᱦᱤᱨᱤ ᱞᱤᱧ ᱦᱮᱡ ᱟᱠᱟᱱᱟ ᱚᱱᱠᱟ ᱞᱟᱹᱭ ᱛᱟᱞᱟᱝ ᱢᱮ ᱞᱟᱹᱭ ᱢᱮ ᱵᱟᱭ ᱨᱚᱲ ᱪᱮᱫ ᱤᱫᱤ ᱞᱟᱝ ᱦᱮᱡ ᱟᱠᱟᱱᱟ ᱵᱤᱴᱤ ᱰᱩᱸᱵᱩᱜ ᱤᱫᱤ ᱥᱮ ᱪᱮᱫ ᱰᱩᱸᱵᱩᱜ ᱞᱟᱝ ᱤᱫᱤᱭᱟ ᱡᱷᱤ ᱠᱩᱞᱤ ᱛᱟᱞᱟᱝ ᱢᱮ ᱰᱩᱸᱵᱩᱜ ᱮᱢᱟ ᱞᱟᱝᱟ ᱥᱮ ᱵᱟᱝ ᱠᱩᱞᱤᱭᱮᱢ

ᱰᱩᱢᱵᱩᱜ ᱫᱚ ᱵᱟᱝᱟ ᱨᱟᱱᱩ ᱤᱫᱤ ᱞᱤᱧ ᱦᱮᱡ ᱟᱠᱟᱱᱟ ᱟᱫᱚ ᱰᱩᱢᱵᱩᱜ ᱞᱮᱠᱟ ᱜᱮ ᱧᱮᱞᱚᱜᱼᱟ ᱛᱚ ᱚᱱᱟᱛᱮ ᱵᱤᱴᱤ ᱚᱱᱟ ᱫᱚ ᱰᱩᱢᱵᱩᱜ ᱜᱮ ᱢᱮᱛᱟᱜ ᱟᱭ ᱨᱟᱱᱩ ᱢᱟ ᱦᱟᱸᱜ ᱵᱟᱭ ᱵᱟᱲᱟᱭᱟ ᱦᱚᱯᱚᱱ ᱜᱤᱫᱽᱨᱟᱹ ᱠᱟᱱᱟᱭ ᱛᱚ ᱟᱫᱚ ᱩᱱᱤ ᱫᱚ ᱦᱟᱸᱜ ᱰᱩᱢᱵᱩᱜ ᱢᱮᱱᱛᱮ ᱜᱮ ᱵᱟᱲᱟᱭᱟᱭ ᱟᱨ ᱰᱩᱢᱵᱩᱜ ᱞᱮᱠᱟᱭ ᱧᱮᱞᱟ ᱚᱱᱟᱛᱮ ᱨᱟᱱᱩ ᱟᱹᱰᱤ ᱡᱳᱨᱮ ᱡᱚᱢᱟ ᱟᱫᱚ ᱡᱚᱢ ᱠᱚᱫᱚ ᱵᱟᱞᱮ ᱡᱚᱢ ᱦᱚᱪᱚᱣᱟᱭᱟ ᱵᱟᱠᱷᱟᱱᱮ ᱵᱩᱞ ᱮᱢᱟᱱᱚᱜᱼᱟ ᱨᱟᱱᱩ ᱡᱚᱢ ᱠᱚᱛᱮ ᱵᱟᱠᱷᱟᱱ ᱮᱠᱫᱚᱢ ᱮᱠᱟᱨᱮ ᱰᱟᱨᱮ ᱠᱚᱜᱼᱟ ᱦᱚᱯᱚᱱ ᱜᱤᱫᱽᱨᱟᱹ ᱠᱟᱱᱟᱭ

ᱦᱳᱭᱥᱮ ᱟᱨ ᱛᱤᱱᱟᱹᱜ ᱨᱮ ᱰᱩᱸᱵᱩᱜ ᱠᱚ ᱮᱢ ᱠᱟᱜ ᱞᱟᱝᱟ ᱱᱚᱜᱼᱚᱭ ᱵᱟᱭᱭᱟ ᱨᱮ ᱱᱚᱣᱟ ᱨᱮ ᱢᱤᱫᱴᱤᱡ ᱱᱚᱜᱼᱚᱭ ᱛᱚᱨᱟᱱ ᱰᱩᱸᱵᱩᱜ ᱟᱫᱚ ᱥᱚᱦᱨᱟᱭ ᱵᱟᱠᱷᱨᱟ ᱦᱟᱺᱰᱤ ᱞᱮ ᱫᱚᱦᱚᱭᱟ ᱥᱚᱦᱨᱟᱭ ᱨᱮ ᱟᱨ ᱟᱢᱟᱜ ᱩᱠᱩᱨᱤᱡ ᱛᱟᱢ ᱟᱢᱟᱜ ᱰᱩᱸᱵᱩᱜ ᱟᱢ ᱩᱠᱩᱨᱤᱡ ᱛᱟᱢ ᱚᱸᱰᱮ ᱫᱮᱠᱷᱟ ᱢᱮ ᱦᱮᱸ ᱟᱨ ᱱᱚᱣᱟ ᱫᱚᱵᱚᱱ ᱪᱤᱠᱟᱹᱭᱟ ᱵᱤᱴᱤ ᱰᱩᱸᱵᱩᱜ ᱫᱚ ᱪᱤᱠᱟᱹᱭᱟᱵᱚᱱ ᱪᱤᱠᱟᱹᱭᱟᱵᱚᱱ ᱰᱩᱸᱵᱩᱜ ᱦᱟᱺᱰᱤ ᱵᱚ ᱫᱚᱦᱚᱭᱟ ᱥᱮ

ᱫᱚᱢᱮ ᱚᱲᱟᱜ ᱞᱤᱧ ᱥᱮᱴᱮᱨ ᱟᱠᱟᱱᱟ ᱯᱷᱟᱭᱱᱟᱞᱤ ᱚᱲᱟᱜ ᱞᱤᱧ ᱥᱮᱴᱮᱨ ᱮᱱᱟ ᱟᱨ ᱱᱚᱜᱼᱚᱭ ᱛᱚᱨᱟᱱ ᱚᱲᱟᱜ ᱞᱤᱧ ᱥᱮᱴᱮᱨ ᱩᱛᱟᱹᱨ ᱮᱱᱟ ᱱᱚᱜᱼᱚᱭ ᱫᱩᱣᱟᱹᱨ ᱨᱮ ᱢᱮᱱᱟᱜ ᱞᱤᱧᱟ ᱜᱟᱹᱰᱤ ᱞᱤᱧ ᱥᱟᱢᱵᱟᱣᱮᱜᱼᱟ ᱟᱨ ᱞᱤᱧ ᱵᱚᱞᱚ ᱩᱛᱟᱹᱨᱚᱜ ᱠᱟᱱᱟ ᱱᱚᱜᱼᱚᱭ ᱜᱟᱹᱰᱤ ᱞᱤᱧ ᱥᱟᱢᱵᱟᱣᱮᱜᱼᱟ ᱚᱲᱟᱜ ᱞᱤᱧ ᱥᱮᱴᱮᱨ ᱮᱱᱟ ᱦᱮᱸ ᱥᱮᱴᱮᱨ ᱮᱱᱟᱞᱤᱧ ᱟᱬᱜᱚᱱ ᱛᱟᱞᱟᱝ ᱵᱤᱴᱤ ᱟᱨ ᱪᱟᱵᱤ ᱵᱟᱢ ᱵᱚᱡ ᱞᱮᱫ ᱛᱟᱞᱟᱝ ᱫᱚ ᱵᱚᱡ ᱢᱮ ᱥᱚᱡᱷᱮ ᱚᱨ ᱢᱮ ᱱᱚᱛᱮ ᱯᱮᱴᱮᱨ ᱠᱟᱛᱮ ᱦᱚᱸ ᱵᱚᱡ ᱢᱮ ᱪᱚᱴ ᱥᱮᱫ ᱦᱮᱸ ᱟᱨ ᱪᱮᱫ ᱞᱟᱝ ᱟᱹᱜᱩ ᱠᱟᱜᱼᱟ ᱞᱟᱹᱰᱩ ᱞᱟᱹᱰᱩ ᱵᱟᱭᱳ ᱫᱮᱠᱷᱟᱣᱟᱭ ᱛᱟᱞᱟᱝ ᱢᱮ ᱪᱮᱫ ᱞᱟᱹᱰᱩ ᱞᱟᱝ ᱟᱹᱜᱩ ᱠᱮᱜᱼᱟ ᱚᱱᱟ ᱜᱮᱛᱚ ᱪᱮᱫ ᱞᱟᱹᱰᱩ ᱞᱟᱝ ᱟᱹᱜᱩ ᱠᱮᱜᱼᱟ ᱦᱮᱸ ᱪᱚᱠᱞᱮᱴ ᱞᱟᱹᱰᱩ ᱪᱚᱠᱞᱮᱴ ᱞᱟᱹᱰᱩ ᱢᱟ ᱵᱟᱞᱟᱝ ᱧᱟᱢ ᱞᱮᱫ ᱫᱚ ᱚᱠᱟ ᱛᱮᱞᱟᱝ ᱪᱟᱞᱟᱣ ᱞᱮᱱᱟ ᱵᱟᱭᱳ ᱞᱟᱹᱭ ᱠᱮᱫᱟᱭ ᱟᱬᱜᱚᱱ ᱛᱟᱞᱟᱝ ᱢᱮ ᱟᱹᱞᱤᱧ ᱱᱚᱜᱼᱚᱭ ᱚᱲᱟᱜ ᱯᱷᱟᱭᱱᱮᱞ ᱞᱤᱧ ᱥᱮᱴᱮᱨ ᱩᱛᱟᱹᱨ ᱟᱠᱟᱱᱟ ᱨᱟᱱᱩ ᱟᱹᱜᱩ ᱞᱤᱧ ᱪᱟᱞᱟᱣ ᱞᱮᱱᱟ ᱚᱸᱰᱮ ᱠᱷᱚᱱ ᱫᱚᱞᱤᱧ ᱚᱲᱟᱜ ᱞᱤᱧ ᱦᱮᱡ ᱩᱛᱟᱹᱨ ᱮᱱᱟ ᱟᱨ ᱛᱚᱵᱮ ᱱᱚᱜᱼᱚᱭ ᱤᱧ ᱫᱮᱠᱷᱟᱣ ᱟᱯᱮ ᱠᱟᱱ ᱛᱟᱵᱚᱱᱟ ᱱᱚᱜᱼᱚ ᱱᱚᱝᱠᱟ ᱱᱟᱜ ᱥᱚᱲᱚᱠ ᱫᱷᱟᱨᱮ ᱨᱤᱧ ᱫᱩᱲᱩᱵ ᱟᱠᱟᱱᱟ ᱱᱚᱜᱼᱚᱭ ᱱᱚᱜᱼᱚᱭ ᱛᱚᱨᱟ ᱱᱚᱜᱼᱚ ᱱᱚᱝᱠᱟ ᱱᱚᱣᱟ ᱯᱳᱥᱴᱟᱨ ᱫᱚ ᱱᱟᱦᱟᱜ ᱱᱚᱛᱮ ᱚᱲᱟᱜ ᱠᱚ ᱱᱟᱦᱟᱜ ᱵᱮᱱᱟᱣ ᱦᱩᱭᱩᱜ ᱠᱟᱱᱟ ᱟᱫᱚ ᱱᱟᱦᱟᱜ ᱟᱹᱣᱨᱤ ᱞᱮ ᱯᱩᱨᱟᱹᱣᱟ ᱱᱚᱣᱟ ᱯᱟᱥᱴᱟ ᱱᱟᱦᱟᱜ ᱚᱲᱟᱜ ᱵᱮᱱᱟᱣ ᱞᱮ ᱮᱛᱚᱦᱚᱵ ᱟᱠᱟᱫᱼᱟ ᱡᱟᱦᱟᱸ ᱞᱮᱠᱟᱧ ᱫᱩᱲᱩᱵ ᱟᱠᱟᱱ ᱛᱟᱵᱚᱱᱟ ᱱᱚᱜᱼᱚᱸᱭ ᱥᱚᱲᱚᱠ ᱫᱷᱟᱨᱮ ᱥᱮᱫ ᱨᱮ ᱟᱫᱚ ᱱᱟᱦᱟᱜ ᱢᱮᱱ ᱨᱳᱰ ᱠᱟᱱᱟ ᱟᱨ ᱱᱚᱝᱠᱟ ᱛᱮᱜᱮ ᱱᱟᱦᱟᱜ ᱥᱟᱨᱟ ᱫᱤᱱ ᱜᱮ ᱱᱚᱣᱟ ᱦᱚᱨ ᱛᱮᱫᱚ ᱦᱚᱲ ᱠᱚ ᱦᱤᱡᱩᱜ ᱥᱮᱱᱚᱜᱼᱟ ᱟᱹᱰᱤ ᱵᱤᱡᱤ ᱟᱹᱱᱤᱡ ᱨᱳᱰ ᱠᱟᱱ ᱜᱮᱭᱟ ᱚᱱᱟ ᱨᱳᱰ ᱫᱷᱟᱨᱮ ᱨᱮᱜᱮ ᱟᱞᱮ ᱢᱟ ᱦᱟᱸᱜ ᱚᱲᱟᱜ ᱞᱮ ᱵᱮᱱᱟᱣ ᱠᱟᱜᱼᱟ ᱛᱚ ᱜᱟᱛᱮ ᱠᱚ ᱱᱚᱣᱟ ᱵᱷᱤᱰᱤᱭᱳ ᱪᱮᱫ ᱞᱮᱠᱟ ᱯᱮ ᱵᱩᱡᱷᱟᱹᱣ ᱠᱮᱫ ᱛᱟᱵᱚᱱᱟ ᱡᱩᱫᱤ ᱯᱮ ᱠᱩᱥᱤᱭᱟᱜᱼᱟ ᱞᱟᱭᱤᱠ ᱛᱟᱵᱚᱱ ᱯᱮ ᱥᱮᱭᱟᱨ ᱛᱟᱵᱚᱱ ᱯᱮ ᱥᱟᱵᱥᱠᱨᱟᱭᱤᱵ ᱛᱟᱵᱚᱱ ᱯᱮ ᱟᱨ ᱠᱚᱢᱮᱱᱴ ᱵᱚᱠᱥ ᱨᱮ ᱯᱩᱨᱟᱹ ᱯᱩᱨᱤ ᱮᱠᱫᱚᱢ ᱠᱚᱢᱮᱱᱴ ᱛᱟᱵᱚᱱ ᱯᱮ ᱮᱱᱠᱷᱟᱱ ᱟᱨᱦᱚᱸ ᱱᱚᱝᱠᱟᱱ ᱵᱞᱚᱜ ᱵᱷᱤᱰᱤᱭᱳ ᱠᱚᱧ ᱟᱹᱜᱩᱭ ᱛᱟᱵᱚᱱᱟ ᱡᱩᱫᱤ ᱯᱮ ᱠᱩᱥᱤᱭᱟᱜ ᱠᱷᱟᱱ ᱟᱨ ᱢᱟ ᱛᱚᱵᱮ ᱥᱟᱱᱟᱢ ᱠᱚᱜᱮ ᱢᱩᱪᱟᱹᱫ ᱨᱮ ᱡᱚᱦᱟᱨ